ᱛᱚᱵᱮ ᱚᱞ ᱪᱤᱠᱤ ᱟᱵᱚ ᱞᱟᱜᱟᱣ ᱞᱟᱱ ᱠᱷᱟᱱ ᱡᱟᱦᱟᱸ ᱞᱮᱠᱟ ᱟᱵᱚ ᱵᱚ ᱧᱮᱞᱮᱜᱼᱟ ᱟᱵᱚ ᱛᱮᱦᱮᱧ ᱥᱚᱦᱨᱟᱭ ᱢᱤᱫᱴᱤᱡ ᱱᱚᱣᱟ ᱫᱚ ᱩᱫᱟᱦᱚᱨᱚᱱ ᱠᱟᱱ ᱜᱮᱭᱟ ᱥᱚᱦᱨᱟᱭ ᱟᱵᱚ ᱚᱠᱚᱭ ᱪᱚ ᱚᱠᱟ ᱫᱤᱱ ᱨᱮᱵᱚ ᱢᱟᱱᱟᱣᱮᱜᱼᱟ ᱛᱮᱦᱮᱧ ᱱᱚᱰᱮ ᱠᱚ ᱢᱟᱱᱟᱣᱮᱜᱼᱟ ᱜᱟᱯᱟ ᱦᱟᱸᱰᱮ ᱠᱚ ᱢᱟᱱᱟᱣᱟ ᱟᱨᱦᱚᱸ ᱟᱨ ᱯᱮ ᱫᱤᱱ ᱯᱚᱨᱮ ᱦᱟᱸᱰᱮ ᱠᱚ ᱢᱟᱱᱟᱣᱟ ᱛᱚ ᱱᱚᱝᱠᱟ ᱜᱮ ᱡᱚᱛᱚᱣᱟᱜ ᱜᱮ ᱟᱵᱚᱣᱟᱜ ᱦᱩᱭᱩᱜ ᱠᱟᱱᱟ ᱵᱟᱦᱟ ᱦᱚᱸ ᱚᱱᱠᱟ ᱜᱮ ᱦᱩᱭᱩᱜ ᱠᱟᱱᱟ ᱥᱚᱦᱨᱟᱭ ᱦᱚᱸ ᱚᱱᱠᱟ ᱜᱮ ᱦᱩᱭᱩᱜ ᱠᱟᱱᱟ ᱟᱨ ᱡᱟᱦᱟᱸ ᱛᱤᱱᱟᱹᱜ ᱛᱟᱵᱚ ᱢᱮᱱᱟᱜᱼᱟ ᱯᱟᱨᱟᱵᱽ ᱠᱚ ᱢᱟᱜ ᱢᱚᱬᱮ ᱛᱚ ᱚᱱᱟ ᱠᱚ ᱡᱚᱛᱚ ᱵᱷᱮᱜᱟᱨ ᱵᱷᱮᱜᱟᱨ ᱫᱤᱱ ᱨᱮ ᱵᱷᱮᱜᱟᱨ ᱵᱷᱮᱜᱟᱨ ᱨᱮᱜᱮ ᱢᱟᱱᱟᱣ ᱵᱟᱛᱟᱣᱚᱜ ᱠᱟᱱᱟ ᱛᱚᱵᱮ ᱚᱞ ᱪᱤᱠᱤ ᱦᱮᱡ ᱞᱮᱱᱠᱷᱟᱱ ᱯᱟᱞᱮ ᱱᱚᱣᱟ ᱡᱤᱱᱤᱥ ᱠᱚ ᱟᱵᱚ ᱢᱤᱫ ᱫᱤᱱ ᱛᱮᱵᱚ ᱢᱟᱱᱟᱣ ᱵᱟᱛᱟᱣ ᱫᱟᱲᱮᱭᱟᱜᱼᱟ ᱤᱧᱟᱹᱜ ᱩᱭᱦᱟᱹᱨ ᱛᱮ ᱡᱚᱦᱟᱨ ᱤᱧ ᱫᱩᱞᱟᱨᱟᱢ ᱟᱨ ᱡᱟᱣᱟᱜ ᱵᱷᱤᱰᱤᱭᱳ ᱞᱮᱠᱟᱜᱮ ᱛᱮᱦᱮᱧ ᱟᱯᱮ ᱠᱚᱱᱚ ᱵᱷᱤᱰᱤᱭᱳ ᱛᱤᱧ ᱥᱟᱹᱜᱩᱱ ᱫᱟᱨᱟᱢᱮᱫ ᱯᱮᱭᱟ ᱛᱚᱵᱮ ᱟᱵᱚ ᱡᱟᱣᱟᱜ ᱵᱷᱤᱰᱤᱭᱳ ᱞᱮᱠᱟᱜᱮ ᱛᱮᱦᱮᱧ ᱵᱚ ᱜᱟᱯᱟᱞ ᱢᱟᱨᱟᱜᱼᱟ ᱡᱟᱦᱟᱸ ᱟᱵᱚ ᱚᱞ ᱪᱤᱠᱤ ᱵᱤᱵᱟᱹᱫ ᱡᱟᱦᱟᱸ ᱧᱮᱞᱚᱜ ᱠᱟᱱ ᱛᱚ ᱚᱱᱟ ᱛᱟᱞᱟᱨᱮ ᱡᱟᱦᱟᱸ ᱟᱵᱚ ᱵᱚᱱ ᱢᱮᱱᱮᱫᱼᱟ ᱫᱷᱚᱨᱚᱢ ᱛᱚ ᱚᱱᱟ ᱫᱷᱚᱨᱚᱢ ᱪᱮᱛᱟᱱ ᱨᱮ ᱟᱵᱚ ᱠᱟᱛᱷᱟ ᱵᱟᱨᱛᱟᱜᱼᱟ ᱛᱚᱵᱮ ᱟᱵᱚ ᱢᱟ ᱱᱚᱣᱟ ᱵᱷᱟᱨᱚᱛ ᱫᱤᱥᱚᱢ ᱡᱟᱦᱟᱸ ᱥᱤᱧᱚᱛ ᱫᱤᱥᱚᱢ ᱢᱟ ᱛᱟᱵᱚᱱ ᱢᱤᱫᱴᱤᱡ ᱥᱮᱠᱩᱞᱟᱨ ᱠᱟᱱᱴᱨᱤ ᱠᱟᱱᱟ ᱡᱟᱦᱟᱸ ᱠᱤ ᱱᱚᱰᱮ ᱫᱚ ᱠᱳᱱᱳᱥᱤ ᱫᱷᱚᱨᱚᱢ ᱨᱮᱭᱟᱜ ᱚᱠᱟ ᱜᱮ ᱛᱟᱵᱚ ᱟᱵᱚ ᱨᱟᱥᱴᱨᱤᱭᱚ ᱫᱷᱚᱨᱚᱢ ᱫᱚ ᱵᱟᱹᱪᱩᱜ ᱟᱹᱱᱤᱡ ᱡᱮ ᱱᱚᱣᱟ ᱟᱵᱚ ᱥᱤᱧᱚᱛ ᱫᱤᱥᱚᱢ ᱨᱮᱫᱚ ᱚᱠᱟ ᱫᱷᱚᱨᱚᱢ ᱵᱚ ᱟᱯᱱᱟᱨᱟ ᱢᱮᱱᱛᱮ ᱛᱚ ᱱᱚᱰᱮ ᱫᱚ ᱡᱚᱛᱚ ᱫᱷᱚᱨᱚᱢ ᱜᱮ ᱟᱵᱚ ᱥᱚᱢᱟᱱ ᱚᱫᱷᱤᱠᱟᱨ ᱟᱨ ᱡᱚᱛᱚ ᱜᱮ ᱢᱤᱫ ᱞᱮᱠᱟ ᱜᱮᱵᱚᱱ ᱧᱮᱞᱟ ᱱᱚᱣᱟ ᱥᱤᱧᱚᱛ ᱫᱤᱥᱚᱢ ᱨᱮᱫᱚ ᱚᱠᱟ ᱫᱷᱚᱨᱚᱢ ᱦᱚᱸ ᱵᱟᱭ ᱢᱟᱨᱟᱝᱟ ᱪᱮ ᱚᱠᱟ ᱫᱷᱚᱨᱚᱢ ᱦᱚᱸ ᱵᱟᱭ ᱦᱩᱰᱤᱧᱟ ᱛᱚᱵᱮ ᱱᱚᱣᱟ ᱫᱷᱚᱨᱚᱢ ᱨᱮᱭᱟᱜ ᱠᱟᱛᱷᱟ ᱛᱮᱦᱮᱧ ᱪᱮᱫ ᱪᱤᱠᱟᱹᱧ ᱞᱟᱹᱭᱮᱜᱼᱟ ᱛᱚ ᱚᱱᱟᱨᱮ ᱢᱤᱫᱴᱤᱡ ᱠᱟᱨᱚᱱ ᱢᱮᱱᱟᱜᱼᱟ ᱛᱚᱵᱮ ᱤᱧᱫᱚ ᱫᱷᱚᱨᱚᱢ ᱪᱮᱛᱟᱱ ᱨᱮᱫᱚ ᱛᱤᱥ ᱨᱮᱦᱚᱸ ᱠᱟᱛᱷᱟ ᱫᱚ ᱵᱟᱭ ᱞᱟᱹᱭ ᱥᱟᱱᱟᱧᱟ ᱮᱱᱛᱮ ᱨᱮᱦᱚᱸ ᱱᱚᱣᱟ ᱚᱞ ᱪᱤᱠᱤ ᱵᱤᱵᱟᱹᱫᱽ ᱪᱮᱛᱟᱱ ᱨᱮ ᱡᱮᱦᱮᱛᱩ ᱫᱷᱚᱨᱚᱢ ᱢᱮᱱᱛᱮ ᱢᱤᱫᱴᱤᱡ ᱡᱤᱱᱤᱥ ᱨᱟᱠᱟᱵ ᱠᱟᱱᱟ ᱛᱚ ᱚᱱᱟ ᱤᱫᱤ ᱠᱟᱛᱮ ᱛᱮᱦᱮᱧ ᱱᱚᱣᱟ ᱞᱟᱹᱭ ᱦᱩᱭᱩᱜ ᱠᱟᱱᱟ ᱛᱚ ᱱᱚᱣᱟ ᱥᱤᱧᱚᱛ ᱫᱤᱥᱚᱢ ᱨᱮ ᱡᱟᱦᱟᱸ ᱟᱵᱚ ᱥᱚᱝᱵᱤᱫᱷᱟᱱ ᱵᱟ ᱠᱚᱱᱥᱴᱤᱴᱤᱭᱩᱥᱚᱱ ᱢᱮᱱᱛᱮ ᱛᱟᱵᱚ ᱢᱤᱫᱴᱤᱡ ᱢᱮᱱᱟᱜᱼᱟ ᱛᱚ ᱱᱚᱣᱟ ᱨᱮ ᱢᱤᱫᱴᱤᱡ ᱯᱷᱟᱱᱰᱟᱢᱮᱱᱴᱟᱞ ᱨᱟᱭᱤᱴᱥ ᱢᱮᱱᱟᱜᱼᱟ ᱡᱟᱦᱟᱸ ᱠᱤ ᱨᱟᱭᱤᱴ ᱴᱩ ᱯᱷᱨᱤᱰᱚᱢ ᱚᱯᱷ ᱨᱤᱞᱤᱡᱤᱭᱚᱱ ᱢᱮᱱᱛᱮ ᱵᱚ ᱢᱮᱛᱟᱜ ᱠᱟᱱᱟ ᱛᱚ ᱱᱚᱣᱟ ᱦᱩᱭᱩᱜ ᱠᱟᱱᱟ ᱟᱨᱴᱤᱠᱮᱞ ᱴᱩᱭᱮᱱᱴᱤ ᱯᱷᱟᱭᱤᱵᱷ ᱴᱩ ᱴᱩᱭᱮᱱᱴᱤ ᱮᱭᱤᱴ ᱢᱮᱱᱟᱜᱼᱟ ᱡᱟᱦᱟᱸᱭ ᱠᱚ ᱚᱞᱚᱜ ᱜᱤᱫᱽᱨᱟᱹ ᱠᱚ ᱢᱮᱱᱟᱜ ᱯᱮ ᱛᱟᱵᱚᱱ ᱪᱮᱫ ᱠᱚᱯᱮ ᱛᱚᱵᱮ ᱱᱚᱣᱟ ᱡᱟᱦᱟᱸ ᱟᱨᱴᱤᱠᱮᱞ ᱴᱩᱭᱮᱱᱴᱤ ᱯᱷᱟᱭᱤᱵᱷ ᱴᱩ ᱴᱩᱭᱮᱱᱴᱤ ᱮᱭᱤᱴ ᱢᱮᱱᱟᱜᱼᱟ ᱛᱚ ᱱᱚᱣᱟ ᱨᱮᱫᱚ ᱥᱚᱢᱯᱩᱨᱱᱚ ᱟᱵᱚ ᱫᱷᱚᱨᱚᱢ ᱪᱮᱛᱟᱱ ᱨᱮ ᱠᱟᱛᱷᱟ ᱵᱟᱨᱛᱟ ᱢᱮᱱᱟᱜᱼᱟ ᱛᱚ ᱟᱵᱚ ᱥᱚᱝᱵᱤᱫᱷᱟᱱᱮ ᱮᱢ ᱟᱠᱟᱫ ᱵᱚᱱᱟ ᱡᱟᱦᱟᱱ ᱫᱷᱚᱨᱚᱢ ᱜᱮᱵᱚ ᱦᱟᱛᱟᱣ ᱫᱟᱲᱮᱭᱟᱜᱼᱟ ᱡᱟᱦᱟᱱ ᱫᱷᱚᱨᱚᱢ ᱨᱮᱭᱟᱜ ᱜᱮᱵᱚ ᱢᱟᱱᱟᱣ ᱵᱟᱛᱟᱣ ᱫᱟᱲᱮᱭᱟᱜᱼᱟ ᱡᱟᱦᱟᱸ ᱫᱷᱚᱨᱚᱢ ᱨᱮᱜᱮ ᱵᱚᱱ ᱵᱚᱸᱜᱟ ᱵᱩᱨᱩ ᱫᱟᱲᱮᱭᱟᱜᱼᱟ ᱛᱚᱵᱮ ᱟᱵᱚ ᱥᱚᱝᱵᱤᱫᱷᱟᱱ ᱠᱤ ᱚᱠᱚᱭ ᱦᱚᱸ ᱚᱫᱷᱤᱠᱟᱨ ᱫᱚ ᱵᱟᱭ ᱮᱢ ᱟᱠᱟᱫ ᱵᱚᱱᱟ ᱟᱨ ᱢᱤᱫ ᱦᱚᱲᱟᱜ ᱫᱷᱚᱨᱚᱢ ᱟᱵᱚ ᱵᱚᱱ ᱚᱯᱚᱢᱟᱱ ᱢᱟ ᱢᱮᱱᱛᱮ ᱛᱚᱵᱮ ᱚᱱᱟ ᱤᱫᱤ ᱠᱟᱛᱮ ᱛᱮᱦᱮᱧ ᱱᱚᱣᱟ ᱞᱟᱹᱭ ᱦᱩᱭᱩᱜ ᱠᱟᱱ ᱜᱮᱭᱟ ᱡᱮᱦᱮᱛᱩ ᱟᱵᱚ ᱫᱷᱚᱨᱚᱢ ᱨᱮ ᱚᱯᱚᱢᱟᱱ ᱦᱩᱭᱩᱜ ᱠᱟᱱᱟ ᱛᱚ ᱚᱱᱟ ᱠᱟᱛᱷᱟ ᱨᱟᱠᱟᱵ ᱠᱟᱱ ᱜᱮᱭᱟ ᱛᱚᱵᱮ ᱡᱩᱫᱤ ᱵᱟᱹᱲᱛᱤ ᱡᱟᱦᱟᱱᱟᱜ ᱤᱧ ᱢᱮᱱ ᱠᱷᱟᱱ ᱦᱟᱸᱜ ᱡᱟᱦᱟᱸ ᱮᱱᱠᱷᱟᱱ ᱫᱚ ᱤᱠᱟᱹᱧ ᱠᱷᱚᱡᱚᱜ ᱜᱮᱭᱟ ᱛᱮᱦᱮᱧ ᱟᱵᱚ ᱱᱚᱣᱟ ᱚᱞ ᱪᱤᱠᱤ ᱵᱤᱵᱟᱹᱫᱽ ᱨᱮ ᱡᱟᱦᱟᱸ ᱟᱵᱚ ᱱᱚᱣᱟ ᱫᱷᱚᱨᱚᱢ ᱨᱮᱭᱟᱜ ᱠᱟᱛᱷᱟ ᱨᱟᱠᱟᱵ ᱠᱟᱱ ᱡᱟᱦᱟᱸ ᱤᱥᱟᱹᱭ ᱫᱷᱚᱨᱚᱢ ᱟᱨ ᱥᱟᱨᱱᱟ ᱫᱷᱚᱨᱚᱢ ᱠᱟᱛᱷᱟ ᱨᱟᱠᱟᱵ ᱠᱟᱱ ᱛᱚ ᱱᱚᱣᱟ ᱤᱫᱤ ᱠᱟᱛᱮ ᱜᱮ ᱛᱮᱦᱮᱧ ᱟᱵᱚ ᱵᱚ ᱨᱚᱯᱚᱲᱟ ᱛᱚᱵᱮ ᱵᱷᱤᱰᱤᱭᱳ ᱛᱟᱵᱚᱱ ᱠᱚᱱᱴᱤᱱᱤᱭᱩ ᱧᱮᱞ ᱯᱮ ᱟᱨ ᱡᱩᱫᱤ ᱵᱷᱤᱰᱤᱭᱳ ᱯᱮ ᱠᱩᱥᱤᱭᱟᱜᱼᱟ ᱛᱟᱦᱚᱞᱮ ᱞᱟᱭᱤᱠ ᱛᱟᱵᱚᱱ ᱯᱮ ᱟᱨ ᱡᱩᱫᱤ ᱵᱟᱹᱲᱤᱡ ᱤᱧ ᱞᱟᱹᱭᱮᱜᱼᱟ ᱛᱟᱦᱚᱞᱮ ᱫᱚ ᱰᱤᱥᱞᱟᱭᱤᱠ ᱦᱚᱸ ᱰᱤᱥᱞᱟᱭᱤᱠ ᱢᱟ ᱟᱨ ᱠᱚᱢᱮᱱᱴ ᱨᱮᱦᱚᱸ ᱞᱟᱹᱭᱟᱹᱧ ᱢᱟ ᱵᱟᱹᱵᱩ ᱱᱚᱝᱠᱟ ᱫᱚ ᱵᱟᱠᱚ ᱞᱟᱹᱭᱟ ᱢᱮᱱᱛᱮ ᱛᱚᱵᱮ ᱛᱮᱦᱮᱧᱟᱜ ᱵᱷᱤᱰᱤᱭᱳ ᱪᱚᱞᱚ ᱵᱚᱱ ᱮᱛᱚᱦᱚᱵ ᱠᱟᱜ ᱨᱮᱜᱮ ᱟᱵᱚ ᱫᱚᱵᱚ ᱦᱩᱭᱩᱜ ᱠᱟᱱᱟ ᱥᱤᱧᱚᱛ ᱫᱤᱥᱚᱢ ᱨᱤᱱ ᱟᱹᱫᱤᱵᱟᱹᱥᱤ ᱟᱹᱫᱤᱵᱟᱹᱥᱤ ᱨᱤᱱ ᱵᱷᱤᱛᱤᱨ ᱨᱤᱱ ᱟᱵᱚ ᱢᱤᱫᱴᱟᱝ ᱵᱚ ᱦᱩᱭᱩᱜ ᱠᱟᱱᱟ ᱢᱤᱫᱴᱟᱝ ᱡᱟᱹᱛᱤ ᱥᱟᱱᱛᱟᱲ ᱡᱟᱹᱛᱤ ᱛᱚ ᱱᱚᱣᱟ ᱟᱵᱚ ᱥᱟᱱᱛᱟᱲ ᱡᱟᱹᱛᱤ ᱡᱟᱦᱟᱸ ᱠᱷᱚᱱ ᱮᱛᱚᱦᱚᱵ ᱟᱠᱟᱱᱟ ᱚᱱᱟ ᱫᱚ ᱯᱟᱞᱮ ᱡᱚᱛᱚ ᱦᱚᱲ ᱜᱮᱵᱚ ᱵᱟᱲᱟᱭᱟ ᱤᱧ ᱦᱚᱸᱧ ᱵᱟᱲᱟᱭ ᱜᱮᱭᱟ ᱠᱤᱪᱷᱩᱴᱟᱝ ᱤᱧ ᱵᱟᱲᱟᱭᱟ ᱡᱚᱛᱚ ᱫᱚ ᱵᱟᱹᱧ ᱵᱟᱲᱟᱭ ᱨᱮᱦᱚᱸ ᱜᱮ ᱠᱤᱪᱷᱩᱴᱟᱝ ᱫᱚ ᱯᱟᱞᱮ ᱯᱮ ᱵᱟᱲᱟᱭ ᱜᱮᱭᱟ ᱟᱯᱮ ᱦᱚᱸ ᱛᱚ ᱟᱵᱚ ᱯᱤᱞᱪᱩ ᱦᱟᱲᱟᱢ ᱯᱤᱞᱪᱩ ᱵᱩᱲᱦᱤ ᱨᱤᱱ ᱜᱟᱬᱟ ᱠᱚ ᱠᱟᱱᱟ ᱵᱚᱱ ᱛᱚᱵᱮ ᱟᱵᱚᱣᱟᱜ ᱡᱟᱦᱟᱸ ᱫᱷᱚᱨᱚᱢ ᱢᱮᱱᱟᱜᱼᱟ ᱱᱚᱣᱟ ᱫᱚ ᱦᱩᱭᱩᱜ ᱠᱟᱱᱟ ᱟᱵᱚ ᱫᱚ ᱯᱨᱚᱠᱨᱤᱛᱤ ᱵᱚ ᱯᱩᱡᱟᱹᱭᱟ ᱡᱟᱦᱟᱸ ᱫᱟᱨᱮ ᱵᱩᱨᱩ ᱫᱷᱤᱨᱤ ᱱᱟᱹᱲᱤ ᱵᱚᱱ ᱵᱚᱸᱜᱟᱣᱟᱜᱼᱟ ᱛᱚᱵᱮ ᱮᱱᱛᱮ ᱨᱮᱦᱚᱸ ᱟᱵᱚᱣᱟᱜ ᱡᱟᱦᱟᱸ ᱫᱷᱚᱨᱚᱢ ᱢᱮᱱᱟᱜᱼᱟ ᱚᱱᱟ ᱨᱮᱭᱟᱜ ᱫᱷᱚᱨᱚᱢ ᱨᱮᱭᱟᱜ ᱧᱩᱛᱩᱢ ᱢᱟ ᱵᱷᱮᱜᱟᱨ ᱵᱷᱮᱜᱟᱨ ᱜᱮᱠᱚ ᱞᱟᱹᱭᱟ ᱛᱚ ᱚᱠᱟ ᱫᱚ ᱥᱟᱹᱨᱤ ᱠᱟᱱᱟ ᱚᱠᱟ ᱫᱚ ᱠᱷᱟᱹᱞᱤ ᱠᱟᱱᱟ ᱚᱠᱟ ᱫᱚ ᱮᱲᱮ ᱠᱟᱱᱟ ᱚᱱᱟ ᱫᱚ ᱵᱟᱹᱧ ᱵᱟᱲᱟᱭ ᱟᱠᱟᱫ ᱜᱮᱭᱟ ᱮᱱᱛᱮ ᱨᱮᱦᱚᱸ ᱟᱵᱚ ᱡᱟᱦᱟᱸ ᱯᱮᱭᱟ ᱫᱷᱚᱨᱚᱢ ᱢᱮᱱᱛᱮ ᱢᱮᱱᱚᱜᱚᱜᱼᱟ ᱡᱟᱦᱟᱸ ᱠᱚ ᱢᱮᱱ ᱥᱟᱹᱨᱤ ᱫᱷᱚᱨᱚᱢ ᱥᱟᱨᱱᱟ ᱫᱷᱚᱨᱚᱢ ᱟᱨ ᱵᱤᱫᱤᱱ ᱫᱷᱚᱨᱚᱢ ᱛᱚ ᱱᱚᱣᱟ ᱟᱵᱚ ᱡᱟᱦᱟᱸ ᱜᱚᱫ ᱟᱠᱟᱱ ᱜᱮ ᱚᱠᱟ ᱫᱚ ᱟᱵᱚᱣᱟᱜ ᱫᱷᱚᱨᱚᱢ ᱠᱟᱱᱟ ᱚᱠᱟ ᱫᱚ ᱵᱟᱝ ᱠᱟᱱᱟ ᱮᱱᱛᱮ ᱨᱮᱦᱚᱸ ᱤᱧᱟᱹᱜ ᱢᱮᱱᱛᱮ ᱯᱟᱞᱮ ᱱᱚᱣᱟ ᱡᱟᱦᱟᱸ ᱯᱮᱭᱟ ᱫᱷᱚᱨᱚᱢ ᱢᱮᱱᱟᱜᱼᱟ ᱱᱚᱣᱟ ᱫᱚ ᱢᱤᱫᱴᱤᱡ ᱠᱟᱱ ᱜᱮᱭᱟ ᱪᱮᱫᱟᱜ ᱪᱮ ᱟᱵᱚ ᱱᱚᱣᱟ ᱯᱮᱭᱟ ᱫᱷᱚᱨᱚᱢ ᱦᱚᱲ ᱫᱚ ᱡᱟᱦᱮᱨ ᱨᱮᱜᱮ ᱵᱚ ᱵᱚᱸᱜᱟ ᱵᱳᱨᱳᱭᱟ ᱡᱟᱦᱮᱨ ᱟᱭᱳ ᱵᱚ ᱵᱚᱸᱜᱟ ᱵᱳᱨᱳ ᱟᱭᱟ ᱢᱟᱨᱟᱝ ᱵᱳᱨᱳ ᱵᱚ ᱵᱚᱸᱜᱟ ᱵᱳᱨᱳ ᱟᱭᱟ ᱞᱤᱴᱟᱹ ᱢᱚᱬᱮ ᱠᱚᱵᱚᱱ ᱵᱚᱸᱜᱟ ᱵᱳᱨᱳ ᱟᱠᱚᱣᱟ ᱛᱚ ᱚᱱᱟ ᱤᱫᱤ ᱠᱟᱛᱮ ᱛᱮᱦᱮᱧ ᱢᱮᱱᱚᱜᱚᱜ ᱠᱟᱱᱟ ᱡᱟᱦᱟᱸ ᱱᱚᱣᱟ ᱟᱵᱚ ᱯᱮᱭᱟ ᱫᱷᱚᱨᱚᱢ ᱢᱮᱱᱟᱜᱼᱟ ᱱᱚᱣᱟ ᱨᱮᱭᱟᱜ ᱫᱚ ᱱᱚᱣᱟ ᱨᱮᱭᱟᱜ ᱫᱚ ᱯᱟᱞᱮ ᱧᱩᱛᱩᱢ ᱜᱮ ᱵᱷᱮᱜᱟᱨᱟ ᱮᱱ ᱫᱚ ᱢᱤᱫᱴᱟᱝ ᱜᱮᱭᱟ ᱯᱟᱞᱮ ᱫᱷᱚᱨᱚᱢ ᱫᱚ ᱛᱚᱵᱮ ᱱᱚᱣᱟ ᱫᱷᱚᱨᱚᱢ ᱠᱟᱛᱷᱟ ᱛᱮᱦᱮᱧ ᱪᱮᱫ ᱪᱤᱠᱟ ᱵᱚ ᱨᱟᱠᱟᱵ ᱠᱮᱜᱼᱟ ᱡᱟᱦᱟᱸ ᱧᱮᱞᱚᱜᱚᱜ ᱠᱟᱱᱟ ᱚᱞᱪᱤᱠᱤ ᱵᱤᱵᱟᱹᱫᱽ ᱨᱮ ᱡᱟᱦᱟᱸᱭ ᱫᱚ ᱧᱮᱞᱚᱜ ᱠᱟᱱᱟ ᱴᱷᱟᱹᱣᱠᱟᱹ ᱥᱟᱺᱦᱤᱡ ᱡᱟᱦᱟᱸᱭ ᱤᱥᱟᱹᱭ ᱫᱷᱚᱨᱚᱢ ᱢᱮᱱᱟᱜ ᱠᱚᱣᱟ ᱛᱚ ᱚᱱᱟ ᱫᱷᱚᱨᱚᱢ ᱨᱤᱱ ᱦᱚᱲ ᱜᱮ ᱵᱟᱹᱲᱛᱤ ᱵᱟᱹᱲᱛᱤ ᱟᱛᱮ ᱫᱚ ᱚᱱᱟ ᱫᱷᱚᱨᱚᱢ ᱨᱤᱱ ᱦᱚᱲ ᱜᱮ ᱱᱚᱣᱟ ᱚᱞ ᱪᱤᱠᱤ ᱵᱤᱵᱟᱹᱫᱽ ᱨᱮᱫᱚ ᱥᱟᱢᱤᱞ ᱢᱮᱱᱟᱜ ᱠᱚᱣᱟ ᱛᱚᱵᱮ ᱟᱵᱚ ᱨᱤᱱ ᱦᱚᱸ ᱡᱟᱦᱟᱸ ᱢᱮᱱᱟᱜ ᱠᱚᱣᱟ ᱡᱟᱦᱟᱸ ᱵᱟᱝ ᱠᱚ ᱤᱥᱟᱹᱭ ᱟᱠᱟᱱᱟ ᱛᱚ ᱩᱱᱠᱩ ᱦᱚᱸ ᱠᱤᱪᱷᱩ ᱴᱟᱝ ᱯᱟᱞᱮ ᱢᱮᱱᱟᱜ ᱠᱚ ᱜᱮᱭᱟ ᱮᱱᱛᱮ ᱨᱮᱦᱚᱸ ᱵᱟᱹᱲᱛᱤ ᱡᱚᱛᱚ ᱫᱚ ᱵᱟᱝ ᱨᱮᱦᱚᱸ ᱡᱚᱛᱚ ᱤᱥᱟᱹᱭ ᱵᱟᱞᱟ ᱦᱚᱸ ᱵᱟᱹᱧ ᱢᱮᱱᱮᱜᱼᱟ ᱡᱮ ᱵᱟᱝᱟ ᱡᱚᱛᱚ ᱠᱤᱪᱷᱩ ᱴᱟᱝ ᱡᱟᱦᱟᱸ ᱢᱮᱱᱟᱜ ᱠᱚᱣᱟ ᱡᱟᱦᱟᱸ ᱟᱵᱚ ᱥᱟᱱᱛᱟᱲ ᱯᱟᱨᱜᱟᱱᱟ ᱨᱮ ᱢᱮᱱᱟᱜ ᱠᱚ ᱠᱤᱪᱷᱩ ᱴᱟᱝ ᱠᱤᱪᱷᱩ ᱴᱟᱝ ᱡᱟᱦᱟᱸ ᱥᱟᱱᱛᱟᱲ ᱯᱟᱨᱜᱟᱱᱟ ᱨᱮ ᱢᱮᱱᱟᱜ ᱠᱚᱣᱟ ᱛᱚ ᱩᱱᱠᱩ ᱜᱮ ᱱᱚᱣᱟ ᱚᱞ ᱪᱤᱠᱤ ᱵᱤᱨᱳᱫᱽ ᱨᱮᱭᱟᱜ ᱫᱚ ᱠᱚ ᱡᱟᱹᱨᱤ ᱫᱚᱦᱚ ᱟᱠᱟᱫ ᱜᱮᱭᱟ ᱱᱤᱛᱚᱝ ᱫᱷᱟᱹᱨᱤᱡ ᱛᱮ ᱚᱞᱪᱤᱠᱤ ᱚᱸᱰᱮ ᱵᱟᱝ ᱠᱚ ᱟᱯᱱᱟᱨᱟ ᱢᱮᱱᱛᱮ ᱠᱚ ᱢᱮᱱᱮᱫᱼᱟ ᱛᱚ ᱟᱯᱮ ᱚᱞᱪᱤᱠᱤ ᱯᱮ ᱟᱯᱱᱟᱨᱟ ᱪᱮ ᱵᱟᱝ ᱚᱱᱟ ᱢᱟ ᱢᱟᱨᱟᱝ ᱠᱟᱛᱷᱟ ᱢᱟ ᱵᱟᱝ ᱠᱟᱱᱟ ᱮᱱᱠᱷᱟᱱ ᱡᱟᱦᱟᱸᱭ ᱠᱚ ᱟᱯᱱᱟᱨᱮᱫᱼᱟ ᱩᱱᱠᱩ ᱫᱚ ᱪᱮᱫ ᱪᱤᱠᱟᱹ ᱯᱮ ᱵᱤᱨᱳᱫᱮᱫ ᱠᱚᱣᱟ ᱛᱚ ᱚᱱᱟ ᱦᱩᱭᱩᱜ ᱠᱟᱱᱟ ᱛᱮᱦᱮᱧᱟᱜ ᱢᱳᱴᱤᱵᱷ ᱟᱢ ᱫᱚ ᱥᱚᱝᱵᱤᱫᱷᱟᱱᱮ ᱮᱢ ᱟᱠᱟᱫ ᱢᱮᱭᱟ ᱟᱢᱟᱜ ᱫᱷᱚᱨᱚᱢ ᱟᱢᱟᱜ ᱠᱟᱞᱪᱟᱨ ᱟᱢᱟᱜ ᱴᱨᱟᱰᱤᱥᱚᱱ ᱟᱢᱟᱜ ᱥᱚᱸᱥᱠᱨᱩᱛᱤ ᱯᱚᱨᱚᱢᱯᱚᱨᱟ ᱟᱢ ᱪᱮᱫ ᱞᱮᱠᱟᱢ ᱵᱚᱡᱟᱭ ᱫᱚᱦᱚᱭᱟ, ᱟᱢ ᱪᱮᱫ ᱞᱮᱠᱟᱢ ᱢᱟᱱᱟᱣ ᱵᱟᱛᱟᱣᱟ ᱚᱱᱟ ᱫᱚ ᱟᱢᱮᱢ ᱵᱟᱰᱟᱭᱟ᱾ ᱤᱠᱷᱟᱹᱱ ᱮᱴᱟᱜ ᱦᱚᱲᱟᱜ ᱥᱚᱸᱥᱠᱨᱩᱛᱤ, ᱮᱴᱟᱜ ᱦᱚᱲᱟᱜ ᱯᱚᱨᱚᱢᱯᱚᱨᱟ, ᱮᱴᱟᱜ ᱦᱚᱲᱟᱜ ᱠᱚᱨᱪᱚᱨ ᱫᱚ ᱟᱢ ᱫᱚ ᱛᱤᱥ ᱨᱮᱦᱚᱸ ᱵᱟᱢ ᱚᱯᱚᱢᱟᱱ ᱫᱟᱲᱮᱭᱟᱜᱼᱟ᱾ ᱛᱮᱦᱮᱧ ᱫᱚ ᱱᱚᱣᱟ ᱠᱟᱛᱷᱟ ᱜᱮ ᱱᱚᱰᱮ ᱨᱟᱠᱟᱵ ᱠᱟᱱᱟ᱾ ᱟᱵᱚ ᱚᱞ ᱪᱤᱠᱤ ᱤᱫᱤ ᱠᱟᱛᱮ ᱡᱟᱦᱟᱸ ᱟᱵᱚᱣᱟᱜ ᱠᱚᱞᱪᱚᱨ, ᱟᱵᱚᱣᱟᱜ ᱴᱨᱟᱰᱤᱥᱚᱱ, ᱟᱵᱚᱣᱟᱜ ᱡᱟᱦᱟᱸ ᱢᱮᱱᱟᱜ ᱯᱨᱚᱛᱷᱟ ᱛᱚ ᱚᱱᱟ ᱡᱟᱦᱟᱸ ᱵᱤᱨᱳᱫᱷ ᱮᱫᱼᱟ ᱠᱚ ᱛᱚ ᱚᱱᱟ ᱨᱮᱭᱟᱜ ᱟᱠᱚ ᱚᱱᱟ ᱵᱤᱨᱳᱫᱷ ᱨᱮᱭᱟᱜ ᱚᱫᱷᱤᱠᱟᱨ ᱫᱚ ᱚᱠᱚᱭ ᱦᱚᱸ ᱵᱟᱭ ᱮᱢ ᱟᱠᱟᱫ ᱠᱚᱣᱟ᱾ ᱪᱮ ᱟᱵᱚ ᱚᱯᱚᱢᱟᱱ ᱨᱮᱭᱟᱜ ᱚᱫᱷᱤᱠᱟᱨ ᱫᱚ ᱟᱠᱚ ᱴᱷᱮᱱ ᱦᱚᱸ ᱵᱟᱹᱪᱩᱜ ᱟᱹᱱᱤᱡ᱾ ᱡᱮ ᱟᱵᱚ ᱟᱠᱚ ᱵᱚ ᱚᱯᱚᱢᱟᱱ ᱠᱚᱣᱟ ᱚᱱᱟ ᱨᱮᱭᱟᱜ ᱚᱫᱷᱤᱠᱟᱨ ᱟᱵᱚ ᱴᱷᱮᱱ ᱵᱟᱹᱪᱩᱜ ᱟᱹᱱᱤᱡ ᱮᱱᱛᱮ ᱨᱮᱦᱚᱸ ᱟᱠᱚ ᱛᱮᱦᱮᱧ ᱱᱚᱣᱟ ᱪᱮᱛᱟᱱ ᱨᱮ ᱠᱟᱛᱷᱟ ᱵᱟᱨᱛᱟ ᱦᱤᱡᱩᱜ ᱠᱟᱱᱟ ᱢᱟᱱᱮ ᱟᱠᱚ ᱱᱚᱣᱟ ᱫᱷᱚᱨᱚᱢ ᱪᱮᱛᱟᱱ ᱨᱮ ᱡᱟᱦᱟᱸ ᱨᱟᱠᱟᱵ ᱠᱟᱱ ᱠᱟᱛᱷᱟ ᱱᱚᱣᱟ ᱛᱮᱦᱮᱧ ᱱᱚᱰᱮ ᱵᱚ ᱜᱟᱞᱢᱟᱨᱟᱣᱮᱜᱼᱟ ᱛᱚᱵᱮ ᱤᱧᱟᱹᱜ ᱢᱮᱱᱛᱮ ᱡᱩᱫᱤ ᱚᱞᱪᱤᱠᱤ ᱞᱟᱹᱜᱩᱜ ᱮᱱᱠᱷᱟᱱ ᱚᱞᱪᱤᱠᱤ ᱞᱟᱹᱜᱩ ᱞᱮᱱᱠᱷᱟᱱ ᱯᱟᱞᱮᱫ ᱟᱵᱚ ᱱᱚᱣᱟ ᱡᱟᱦᱟᱸ ᱟᱵᱚᱣᱟᱜ ᱵᱟᱵᱚ ᱵᱟᱲᱟᱭ ᱟᱠᱟᱫ ᱡᱤᱱᱤᱥ ᱡᱟᱦᱟᱸ ᱠᱚ ᱫᱷᱚᱨᱚᱢ ᱠᱚ ᱪᱮᱫ ᱠᱚ ᱛᱟᱵᱚᱱ ᱢᱮᱱᱟᱜ ᱟᱵᱚᱣᱟᱜ ᱴᱨᱟᱰᱤᱥᱚᱱ ᱠᱟᱞᱪᱚᱨ ᱡᱟᱦᱟᱱᱟᱜ ᱜᱮ ᱢᱮᱱᱟᱜ ᱯᱚᱨᱚᱢᱯᱚᱨᱟ ᱨᱤᱛᱤ ᱱᱤᱛᱤ ᱟᱹᱨᱤᱪᱟᱹᱞᱤ ᱡᱟᱦᱟᱱᱟᱜ ᱜᱮ ᱢᱮᱱᱟᱜ ᱯᱟᱞᱮ ᱢᱤᱫ ᱫᱤᱱ ᱱᱚᱣᱟ ᱡᱤᱱᱤᱥ ᱟᱵᱚ ᱵᱚᱱ ᱵᱟᱰᱟᱭ ᱧᱟᱢᱟ ᱚᱞ ᱪᱤᱠᱤ ᱦᱮᱡ ᱞᱮᱱᱠᱷᱟᱱ ᱪᱮᱫᱟᱜ ᱪᱮ ᱱᱤᱛᱚᱜ ᱫᱷᱟᱹᱵᱤᱡ ᱟᱵᱚ ᱫᱚ ᱟᱵᱚᱣᱟᱜ ᱡᱟᱦᱟᱸ ᱠᱟᱞᱪᱚᱨ ᱟᱵᱚᱣᱟᱜ ᱡᱟᱦᱟᱸ ᱵᱷᱟᱥᱟ ᱟᱵᱚᱣᱟᱜ ᱡᱟᱦᱟᱸ ᱨᱤᱛᱤ ᱱᱤᱛᱤ ᱨᱟᱭᱱᱤᱛ ᱚᱱᱟ ᱠᱚᱫᱚ ᱟᱵᱚ ᱱᱤᱛᱚᱜ ᱫᱷᱟᱹᱨᱤᱡ ᱛᱮ ᱵᱟᱵᱚ ᱵᱟᱰᱟᱭᱟ ᱛᱚ ᱤᱧ ᱢᱟᱹᱧ ᱦᱩᱰᱤᱧ ᱜᱮᱭᱟ ᱟᱯᱮ ᱠᱷᱚᱱ ᱤᱧ ᱠᱷᱚᱱ ᱟᱨᱦᱚᱸ ᱢᱟᱨᱟᱝ ᱦᱚᱲ ᱠᱚᱯᱮ ᱧᱮᱞᱮᱫ ᱜᱮᱭᱟ ᱯᱟᱞᱮ ᱵᱷᱤᱰᱤᱭᱳ ᱛᱚᱵᱮ ᱤᱧ ᱤᱠᱟᱹᱧ ᱠᱷᱚᱡᱚᱜᱼᱟ ᱡᱟᱦᱟᱸ ᱨᱮ ᱡᱩᱫᱤ ᱚᱠᱟ ᱠᱚᱨᱮ ᱵᱟᱹᱧ ᱢᱮᱱ ᱜᱟᱱᱮᱜᱼᱟ ᱡᱟᱦᱟᱸ ᱨᱮ ᱵᱟᱹᱧ ᱥᱮᱴᱮᱨ ᱫᱟᱲᱮᱭᱟᱜ ᱠᱟᱱᱟ ᱛᱚ ᱚᱱᱟ ᱵᱟᱠᱷᱨᱟ ᱫᱚ ᱤᱠᱟᱹᱧ ᱠᱷᱚᱡᱚᱜᱼᱟ ᱮᱱᱛᱮ ᱨᱮᱦᱚᱸ ᱤᱧ ᱡᱟᱦᱟᱸ ᱛᱤᱱᱟᱹᱜ ᱛᱤᱧ ᱱᱚᱞᱮᱡᱽ ᱢᱮᱱᱟᱜᱼᱟ ᱱᱚᱣᱟ ᱪᱮᱛᱟᱱ ᱨᱮ ᱛᱚ ᱚᱱᱟ ᱠᱟᱛᱷᱟ ᱤᱧᱤᱧ ᱞᱟᱹᱭᱮᱜᱼᱟ ᱛᱚᱵᱮ ᱚᱞ ᱪᱤᱠᱤ ᱟᱵᱚ ᱞᱟᱜᱟᱣ ᱞᱮᱱᱠᱷᱟᱱ ᱡᱟᱦᱟᱸ ᱞᱮᱠᱟ ᱟᱵᱚ ᱵᱚᱱ ᱧᱮᱞᱮᱜᱼᱟ ᱟᱵᱚ ᱛᱮᱦᱮᱧ ᱥᱚᱦᱨᱟᱭ ᱢᱤᱫᱴᱤᱡ ᱱᱚᱣᱟ ᱫᱚ ᱩᱫᱟᱦᱚᱨᱚᱱ ᱠᱟᱱ ᱜᱮᱭᱟ ᱥᱚᱦᱨᱟᱭ ᱟᱵᱚ ᱚᱠᱚᱭ ᱪᱚ ᱚᱠᱟ ᱫᱤᱱ ᱨᱮᱵᱚ ᱢᱟᱱᱟᱣᱮᱜᱼᱟ ᱛᱮᱦᱮᱧ ᱱᱚᱰᱮ ᱠᱚ ᱢᱟᱱᱟᱣᱮᱜᱼᱟ ᱜᱟᱯᱟ ᱦᱟᱸᱰᱮ ᱠᱚ ᱢᱟᱱᱟᱣᱟ ᱟᱨᱦᱚᱸ ᱟᱨ ᱯᱮ ᱫᱤᱱ ᱯᱚᱨᱮ ᱦᱟᱸᱰᱮ ᱠᱚ ᱢᱟᱱᱟᱣᱟ ᱛᱚ ᱱᱚᱝᱠᱟ ᱜᱮ ᱡᱚᱛᱚᱣᱟᱜ ᱜᱮ ᱟᱵᱚᱣᱟᱜ ᱦᱩᱭᱩᱜ ᱠᱟᱱᱟ ᱵᱟᱦᱟ ᱦᱚᱸ ᱚᱱᱠᱟ ᱜᱮ ᱦᱩᱭᱩᱜ ᱠᱟᱱᱟ ᱥᱚᱦᱨᱟᱭ ᱦᱚᱸ ᱚᱱᱠᱟ ᱜᱮ ᱦᱩᱭᱩᱜ ᱠᱟᱱᱟ ᱟᱨ ᱡᱟᱦᱟᱸ ᱛᱤᱱᱟᱹᱜ ᱛᱟᱵᱚ ᱢᱮᱱᱟᱜᱼᱟ ᱯᱟᱨᱟᱵᱽ ᱠᱚ ᱢᱟᱜ ᱢᱚᱬᱮ ᱛᱚ ᱚᱱᱟ ᱠᱚ ᱡᱚᱛᱚ ᱵᱷᱮᱜᱟᱨ ᱵᱷᱮᱜᱟᱨ ᱫᱤᱱ ᱨᱮ ᱵᱷᱮᱜᱟᱨ ᱵᱷᱮᱜᱟᱨ ᱨᱮᱜᱮ ᱢᱟᱱᱟᱣ ᱵᱟᱛᱟᱣᱚᱜ ᱠᱟᱱᱟ ᱛᱚᱵᱮ ᱚᱞ ᱪᱤᱠᱤ ᱦᱮᱡ ᱞᱮᱱᱠᱷᱟᱱ ᱯᱟᱞᱮ ᱱᱚᱣᱟ ᱡᱤᱱᱤᱥ ᱠᱚ ᱟᱵᱚ ᱢᱤᱫ ᱫᱤᱱ ᱛᱮᱵᱚ ᱢᱟᱱᱟᱣ ᱵᱟᱛᱟᱣ ᱫᱟᱲᱮᱭᱟᱜᱼᱟ ᱤᱧᱟᱹᱜ ᱩᱭᱦᱟᱹᱨ ᱛᱮ ᱡᱩᱫᱤ ᱚᱞ ᱪᱤᱠᱤ ᱦᱮᱡ ᱞᱮᱱᱠᱷᱟᱱ ᱟᱵᱚ ᱱᱚᱣᱟ ᱠᱚ ᱢᱤᱫ ᱫᱤᱱ ᱛᱮᱵᱚ ᱢᱟᱱᱟᱣ ᱵᱟᱛᱟᱣ ᱫᱟᱲᱮᱭᱟᱜᱼᱟ ᱟᱨ ᱟᱵᱚᱣᱟᱜ ᱡᱟᱦᱟᱸ ᱢᱮᱱᱟᱜᱼᱟ ᱨᱟᱭᱨᱤᱛ ᱢᱟᱲᱟᱝ ᱟᱹᱨᱤᱪᱟᱹᱞᱤ ᱛᱚ ᱚᱱᱟ ᱡᱤᱱᱤᱥ ᱠᱚ ᱟᱵᱚ ᱵᱚ ᱧᱟᱢ ᱨᱩᱣᱟᱹᱲ ᱫᱟᱲᱮᱭᱟᱜᱼᱟ ᱛᱚ ᱚᱱᱟ ᱤᱫᱤ ᱠᱟᱛᱮ ᱛᱮᱦᱮᱧ ᱡᱟᱦᱟᱸ ᱱᱚᱣᱟ ᱫᱷᱚᱨᱚᱢ ᱠᱟᱛᱷᱟ ᱨᱟᱠᱟᱵ ᱠᱟᱱ ᱚᱞ ᱪᱤᱠᱤ ᱵᱤᱵᱟᱹᱫᱽ ᱨᱮ ᱛᱚ ᱚᱱᱟ ᱤᱫᱤ ᱠᱟᱛᱮ ᱛᱮᱦᱮᱧ ᱱᱚᱣᱟ ᱨᱟᱠᱟᱵ ᱠᱟᱱᱟ ᱯᱟᱞᱮᱫ ᱡᱟᱦᱟᱸᱭ ᱠᱚ ᱮᱴᱟᱜ ᱫᱷᱚᱨᱚᱢ ᱥᱮᱱ ᱠᱚ ᱞᱟᱦᱟ ᱟᱠᱟᱱ ᱩᱱᱠᱩᱣᱟᱜ ᱵᱚᱛᱚᱨ ᱢᱮᱱᱟᱜ ᱪᱚᱝ ᱚᱞ ᱪᱤᱠᱤ ᱦᱮᱡ ᱞᱮᱱᱠᱷᱟᱱ ᱟᱞᱮᱭᱟᱜ ᱡᱟᱦᱟᱸ ᱱᱚᱣᱟ ᱫᱷᱚᱨᱚᱢ ᱡᱟᱦᱟᱸ ᱱᱤᱛᱚᱜ ᱞᱮ ᱦᱟᱛᱟᱣ ᱟᱠᱟᱫ ᱮᱴᱟᱜ ᱫᱷᱚᱨᱚᱢ ᱛᱚ ᱚᱱᱟ ᱤᱫᱤ ᱠᱟᱛᱮ ᱟᱹᱰᱤ ᱜᱟᱱ ᱠᱚᱥᱪᱮᱱ ᱯᱟᱞᱮ ᱨᱟᱠᱟᱵ ᱛᱚ ᱚᱱᱟ ᱤᱫᱤ ᱠᱟᱛᱮ ᱜᱮ ᱱᱚᱣᱟ ᱛᱮᱦᱮᱧᱟᱜ ᱵᱷᱤᱰᱤᱭᱳ ᱫᱚ ᱵᱮᱱᱟᱣ ᱟᱠᱟᱱᱟ ᱱᱟᱦᱟᱜ ᱛᱚᱵᱮ ᱛᱮᱦᱮᱧ ᱟᱵᱚᱣᱟᱜ ᱡᱩᱫᱤ ᱚᱞ ᱪᱤᱠᱤ ᱟᱵᱚ ᱴᱷᱮᱱ ᱞᱟᱜᱟᱣ ᱞᱟᱱ ᱠᱷᱟᱱ ᱯᱟᱞᱮᱫ ᱱᱚᱣᱟ ᱡᱤᱱᱤᱥ ᱠᱚ ᱟᱵᱚᱱ ᱢᱟᱲᱟᱝ ᱥᱮᱱ ᱵᱚᱱ ᱧᱟᱢ ᱨᱩᱣᱟᱹᱲ ᱫᱟᱲᱮᱭᱟᱜ ᱟᱵᱚᱣᱟᱜ ᱥᱟᱹᱨᱤ ᱫᱚ ᱚᱠᱟ ᱠᱟᱱᱟ ᱛᱚᱵᱮ ᱟᱵᱚ ᱚᱞ ᱪᱤᱠᱤ ᱥᱮᱬᱟᱭ ᱢᱟ ᱟᱨ ᱚᱞ ᱪᱤᱠᱤ ᱠᱩᱨᱩᱢᱩᱴᱩᱭ ᱢᱟ ᱟᱵᱚ ᱫᱩᱭ ᱦᱟᱡᱟᱨ ᱯᱚᱸᱪᱤᱥ ᱵᱷᱤᱛᱨᱤ ᱛᱮ ᱡᱚᱛᱚ ᱦᱚᱲ ᱵᱚᱱ ᱥᱮᱬᱟ ᱫᱟᱲᱮᱭᱟᱜ ᱢᱟ ᱡᱚᱛᱚ ᱦᱚᱲ ᱵᱚᱱ ᱪᱮᱫ ᱫᱟᱲᱮᱭᱟᱜ ᱢᱟ ᱛᱚᱵᱮ ᱚᱱᱟ ᱜᱮ ᱛᱮᱦᱮᱧᱟᱜ ᱵᱷᱤᱰᱤᱭᱳ ᱨᱮᱭᱟᱜ ᱢᱳᱴᱤᱵᱷ ᱛᱟᱦᱮᱸ ᱠᱟᱱᱟ ᱟᱵᱚ ᱚᱞ ᱪᱤᱠᱤ ᱞᱟᱜᱟᱣ ᱞᱮᱱ ᱠᱷᱟᱱ ᱟᱵᱚᱣᱟᱜ ᱡᱚᱛᱚᱣᱟᱜ ᱡᱟᱦᱟᱸ ᱱᱟᱜᱟᱢ ᱟᱨ ᱡᱟᱦᱟᱸ ᱟᱜᱟᱢ ᱯᱟᱞᱮ ᱵᱚ ᱧᱮᱞ ᱧᱟᱢ ᱫᱟᱲᱮᱭᱟᱜᱼᱟ ᱛᱚᱵᱮ ᱛᱮᱦᱮᱧ ᱫᱚ ᱱᱤᱱᱟᱹᱝ ᱜᱮᱧ ᱞᱟᱹᱭ ᱟᱛᱮᱧ ᱛᱟᱦᱮᱱ ᱠᱟᱱᱟ ᱡᱚᱦᱟᱨ ᱟᱨ ᱡᱩᱫᱤ ᱵᱷᱤᱰᱤᱭᱳ ᱯᱮ ᱠᱩᱥᱤᱭᱟᱜᱼᱟ ᱛᱟᱦᱚᱞᱮ ᱞᱟᱭᱤᱠ ᱛᱟᱵᱚᱱ ᱯᱮ ᱟᱨ ᱡᱩᱫᱤ ᱚᱠᱟ ᱠᱚᱨᱮᱧ ᱜᱟᱹᱞᱛᱤ ᱟᱠᱟᱫ ᱠᱷᱟᱱ ᱛᱟᱦᱚᱞᱮ ᱤᱠᱟᱹ ᱠᱟᱹᱧ ᱯᱮ ᱢᱟ ᱛᱚᱵᱮ ᱠᱷᱟᱱ ᱵᱤᱫᱟᱹᱭ ᱤᱧ ᱤᱫᱤᱭᱮᱜᱼᱟ ᱤᱧ ᱫᱩᱞᱟᱨᱟᱢ ᱡᱚᱦᱟᱨ